ᱡᱚᱦᱟᱨ ᱜᱮ ᱥᱟᱱᱟᱢ ᱠᱚ ᱛᱤᱧᱟᱹᱜ ᱱᱟᱣᱟ ᱵᱞᱚᱜ ᱨᱮ ᱡᱚᱛᱚ ᱠᱚᱣᱟᱜ ᱥᱟᱹᱜᱩᱱ ᱟᱛᱟᱝ ᱫᱟᱨᱟᱢ ᱟᱨ ᱱᱚᱜᱼᱚᱭ ᱥᱮᱛᱟᱜ ᱥᱮᱛᱟᱜ ᱡᱚᱛᱚ ᱠᱚ ᱜᱩᱰ ᱢᱚᱨᱱᱤᱝ ᱟᱨ ᱱᱚᱜᱼᱚᱭ ᱥᱮᱛᱟᱜ ᱥᱮᱛᱟᱜ ᱱᱤᱛᱚᱜ ᱫᱟᱹᱛᱟᱹᱱᱤ ᱦᱩᱭᱩᱜ ᱠᱟᱱᱟ ᱟᱨ ᱛᱤᱧᱟᱹᱜ ᱢᱚᱥᱚᱢ ᱯᱮ ᱧᱮᱞ ᱫᱟᱲᱮᱭᱟᱜ ᱠᱟᱱ ᱜᱮᱭᱟ ᱱᱚᱜᱼᱚ ᱱᱚᱝᱠᱟ ᱯᱩᱨᱟᱹ ᱦᱚᱸ ᱚᱱᱠᱟ ᱨᱤᱢᱤᱞ ᱠᱟᱫᱟ ᱱᱚᱜᱼᱚᱭ ᱟᱨ ᱱᱚᱛᱮ ᱫᱚ ᱱᱚᱜᱼᱚᱭ ᱠᱟᱭᱨᱟ ᱵᱟᱜᱟᱱ ᱢᱮᱱᱟᱜᱼᱟ ᱜᱩᱣᱟᱹ ᱵᱟᱜᱟᱱ ᱚᱱᱠᱟᱛᱮ ᱟᱨ ᱱᱚᱸᱰᱮ ᱫᱚ ᱢᱤᱫᱴᱮᱡ ᱚᱲᱟᱜ ᱠᱚ ᱡᱩᱛ ᱠᱮᱫᱟ ᱱᱚᱜᱼᱚᱭ ᱟᱨ ᱟᱞᱮᱭᱟᱜ ᱨᱩᱢ ᱫᱚ ᱦᱟᱸᱜ ᱚᱱᱛᱮ ᱢᱮᱱᱟᱜᱼᱟ ᱦᱟᱸᱜ ᱟᱨ ᱚᱱᱛᱮ ᱦᱟᱸᱜ ᱵᱟᱝ ᱧᱮᱞᱚᱜ ᱠᱟᱱᱟ ᱦᱟᱱᱮ ᱥᱟᱹᱲᱤᱢ ᱛᱮ ᱧᱮᱞᱚᱜ ᱠᱟᱱᱟ ᱦᱟᱱᱮ ᱟᱨ ᱱᱩᱠᱤᱱ ᱱᱚᱰᱮ ᱦᱟᱸᱜ ᱵᱟᱨᱭᱟ ᱥᱮᱛᱟ ᱠᱤᱱ ᱜᱤᱛᱤᱡ ᱠᱟᱱᱟ ᱦᱟᱸᱜ ᱱᱩᱠᱤᱱ ᱫᱚ ᱱᱚᱣᱟ ᱚᱲᱟᱜ ᱦᱚᱨᱚ ᱵᱚᱞᱟ ᱠᱟᱱᱟ ᱠᱤᱱ ᱦᱟᱸᱜ ᱱᱩᱠᱤᱱ ᱴᱚᱢᱤ ᱴᱚᱢᱤ ᱦᱤᱞ ᱯᱷᱤᱝᱜᱟᱨ ᱴᱚᱢᱤ ᱴᱚᱢᱤ ᱴᱚᱢᱤ ᱴᱚᱢᱤ ᱟᱨ ᱱᱩᱭ ᱛᱟᱭ ᱢᱤᱫᱴᱮᱱ ᱦᱟᱸᱜ ᱱᱩᱭ ᱯᱮᱭᱟ ᱠᱩᱸᱰᱮ ᱦᱟᱸᱜ ᱪᱚᱞ ᱡᱟ ᱡᱟ ᱡᱟ ᱡᱟ ᱡᱟ ᱦᱮᱴ ᱛᱟᱹᱨᱤᱠᱟ ᱦᱮᱴ ᱟᱨ ᱱᱚᱣᱟ ᱠᱚᱫᱚ ᱦᱟᱸᱜ ᱱᱚᱜᱼᱚᱭ ᱦᱟᱸᱜ ᱠᱟᱡᱩ ᱫᱟᱨᱮ ᱠᱟᱱᱟ ᱦᱟᱸᱜ ᱠᱟᱡᱩ ᱱᱚᱜᱼᱚ ᱱᱚᱝᱠᱟ ᱠᱟᱡᱩ ᱫᱟᱨᱮ ᱠᱟᱱᱟ ᱱᱚᱜᱼᱚ ᱱᱚᱝᱠᱟᱛᱮ ᱯᱩᱨᱟᱹ ᱱᱚᱸᱰᱮ ᱫᱚ ᱠᱟᱡᱩ ᱵᱟᱜᱟᱱ ᱠᱟᱱᱟ ᱟᱨ ᱱᱚᱜᱼᱚᱭ ᱱᱚᱝᱠᱟ ᱱᱟᱜ ᱱᱚᱸᱰᱮ ᱫᱚ ᱜᱷᱟᱸᱜᱽᱨᱟ ᱞᱮ ᱨᱚᱦᱚᱭ ᱠᱟᱫᱟ ᱦᱟᱸᱜ ᱱᱚᱜᱼᱚᱭ ᱱᱚᱜᱼᱚ ᱱᱚᱝᱠᱟ ᱱᱚᱜᱼᱚ ᱱᱚᱝᱠᱟ ᱡᱚ ᱮᱦᱚᱵ ᱠᱟᱱᱟ ᱢᱤᱫ ᱵᱟᱨ ᱟᱨ ᱱᱚᱛᱮ ᱫᱚ ᱱᱚᱜᱼᱚᱭ ᱡᱷᱤᱸᱜᱟᱹ ᱵᱟᱜᱟᱱ ᱠᱟᱱ ᱛᱟᱞᱮᱭᱟ ᱦᱟᱸᱜ ᱡᱷᱤᱸᱜᱟᱹ ᱵᱟᱜᱟᱱ ᱟᱨ ᱢᱤᱫ ᱵᱟᱨ ᱡᱷᱤᱸᱜᱟᱹ ᱦᱚᱸ ᱡᱚ ᱵᱟᱲᱟᱭᱮᱱᱟ ᱩᱛᱩ ᱵᱟᱲᱟ ᱠᱮᱫᱟᱞᱮ ᱟᱫᱚ ᱱᱤᱛᱚᱜ ᱵᱟᱹᱱᱩᱜᱼᱟ ᱯᱟᱥᱮᱡ ᱡᱚ ᱫᱚ ᱟᱨ ᱱᱚᱜᱼᱚᱭ ᱱᱤᱛᱚᱜ ᱛᱟᱦᱮᱨ ᱡᱚ ᱠᱟᱱ ᱛᱟᱞᱮᱭᱟ ᱟᱹᱰᱤ ᱢᱚᱴᱟ ᱱᱚᱜᱼᱚᱭ ᱱᱚᱜᱼᱚ ᱱᱚᱝᱠᱟ ᱟᱨ ᱜᱷᱟᱸᱜᱽᱨᱟ ᱦᱚᱸ ᱱᱤᱛᱚᱜ ᱦᱟᱸᱜ ᱡᱚᱜ ᱥᱟᱹᱨᱫᱤ ᱟᱠᱟᱱ ᱛᱟᱞᱮᱭᱟ ᱱᱚᱜᱼᱚ ᱱᱚᱝᱠᱟ ᱯᱮ ᱧᱮᱞᱮᱫ ᱠᱟᱱ ᱜᱮᱭᱟ ᱟᱨ ᱱᱚᱣᱟ ᱰᱟᱦᱟᱨ ᱫᱚ ᱦᱟᱸᱜ ᱟᱞᱮᱭᱟᱜ ᱨᱩᱢ ᱥᱮᱫ ᱪᱟᱞᱟᱣ ᱠᱟᱱᱟ ᱱᱚᱜᱼᱚ ᱱᱚᱝᱠᱟ ᱚᱱᱠᱟ ᱪᱟᱞᱟᱣ ᱠᱟᱱᱟ ᱦᱟᱸᱜ ᱟᱨ ᱱᱤᱛᱚᱜ ᱱᱚᱜᱼᱚᱭ ᱫᱟᱹᱛᱟᱹᱱᱤ ᱦᱩᱭᱩᱜ ᱠᱟᱱᱟ ᱱᱚᱜᱼᱚᱭ ᱫᱟᱹᱛᱟᱹᱱᱤ

ᱟᱨ ᱠᱟᱭᱨᱟ ᱠᱚ ᱢᱮᱱᱟᱜᱼᱟ ᱱᱚᱜᱼᱚ ᱱᱚᱝᱠᱟᱛᱮ ᱡᱚ ᱵᱟᱲᱟᱣ ᱠᱟᱱᱟ ᱱᱚᱜᱼᱚᱭ ᱠᱟᱭᱨᱟ ᱦᱚᱸ ᱟᱨ ᱱᱚᱣᱟ ᱱᱟᱠᱷᱟ ᱫᱚ ᱱᱚᱜᱼᱚᱭ ᱠᱟᱭᱨᱟ ᱢᱮᱱᱟᱜᱼᱟ ᱠᱷᱟᱹᱞᱤ ᱡᱚ ᱵᱟᱲᱟᱣ ᱠᱟᱱᱟ ᱟᱨ ᱠᱟᱹᱴᱤᱡ ᱢᱟᱪᱷᱟ ᱜᱮᱭᱟ ᱜᱩᱣᱟᱹ ᱫᱟᱨᱮ ᱠᱚᱫᱚ ᱚᱱᱠᱟ ᱠᱟᱭᱨᱟ ᱡᱚ ᱠᱟᱱᱟ ᱦᱟᱱᱮ ᱱᱚᱝᱠᱟ ᱡᱚ ᱵᱟᱲᱟᱣ ᱠᱟᱱᱟ ᱟᱨ ᱱᱚᱜᱼᱚᱭ ᱱᱤᱛᱚᱜ ᱛᱤᱱᱤᱧ ᱠᱟᱱᱟ ᱦᱟᱸᱜ ᱟᱨ ᱱᱚᱜᱼᱚᱸᱰᱮ ᱦᱟᱸᱜ ᱢᱤᱫᱴᱮᱱ ᱠᱩᱧ ᱛᱟᱞᱮ ᱦᱟᱸᱜ ᱟᱨ ᱚᱱᱮ ᱚᱱᱟ ᱫᱚ ᱢᱚᱴᱚᱨ ᱚᱲᱟᱜ ᱠᱟᱱᱟ ᱦᱟᱸᱜ ᱟᱨ ᱱᱚᱜᱼᱚᱭ ᱤᱧ ᱪᱟᱞᱟᱜ ᱠᱟᱱᱟ ᱤᱧ ᱱᱤᱛᱚᱜ ᱢᱚᱴᱚᱨ ᱵᱚᱱᱫ ᱠᱟᱜ ᱞᱟᱹᱜᱤᱫ ᱢᱟᱹᱞᱤᱠᱟᱜ

ᱟᱨ ᱱᱚᱜᱼᱚ ᱱᱚᱝᱠᱟ ᱱᱟᱜ ᱱᱚᱜᱼᱚ ᱱᱟ ᱠᱩᱧ ᱢᱮᱱᱟᱜᱼᱟ ᱟᱹᱰᱤ ᱞᱟᱹᱴᱩ ᱱᱚᱰᱮ ᱱᱚᱜᱼᱚᱭ ᱟᱨ ᱢᱚᱴᱚᱨ ᱫᱚ ᱱᱟᱦᱟᱜ ᱚᱱᱟ ᱫᱟᱜ ᱨᱮ ᱢᱮᱱᱟᱜᱼᱟ ᱦᱟᱱᱮ ᱯᱟᱭᱤᱯ ᱩᱰᱩᱠ ᱠᱟᱱᱟ ᱫᱟᱜ ᱨᱮ ᱪᱟᱰᱳ ᱵᱟᱞᱟ ᱢᱚᱴᱚᱨ ᱠᱟᱱᱟ ᱦᱟᱸᱜ ᱚᱱᱠᱟ ᱟᱨ ᱱᱤᱛᱚᱜ ᱫᱚ ᱦᱟᱸᱜ ᱱᱮᱨᱮᱲ ᱫᱟᱨᱮ ᱢᱮᱱᱟᱜᱼᱟ ᱚᱱᱠᱟ

ᱱᱚᱝᱠᱟ ᱛᱮ ᱱᱟᱦᱟᱜ ᱱᱚᱜᱼᱚᱭ ᱱᱟᱦᱟᱜ ᱯᱮ ᱧᱮᱞᱮᱫ ᱜᱮᱭᱟ ᱨᱟᱱ ᱱᱚᱣᱟ ᱫᱚ ᱦᱟᱸᱜ ᱢᱟᱭᱫᱟ ᱠᱟᱱᱟ ᱢᱟᱭᱫᱟ ᱢᱤᱫ ᱠᱤᱞᱳ ᱟᱨ ᱱᱚᱣᱟ ᱫᱚ ᱦᱟᱸᱜ ᱜᱩᱲ ᱠᱟᱱᱟ ᱟᱨ ᱱᱚᱣᱟ ᱫᱚ ᱦᱟᱸᱜ ᱨᱟᱱ ᱠᱟᱱᱟ ᱱᱚᱣᱟ ᱨᱟᱱ ᱨᱮᱜᱮ ᱱᱚᱣᱟ ᱨᱟᱱ ᱜᱩᱲ ᱟᱨ ᱱᱚᱣᱟ ᱢᱟᱭᱫᱟ ᱟᱨ ᱱᱚᱣᱟ ᱨᱮ ᱢᱤᱫ ᱰᱨᱟᱢ ᱫᱟᱜ ᱟᱨ ᱱᱚᱜᱼᱚᱭ ᱯᱟᱭᱤᱯ ᱠᱚᱧ ᱟᱹᱜᱩ ᱠᱟᱫᱟ ᱱᱟᱦᱟᱜ ᱱᱚᱣᱟ ᱠᱚ ᱦᱟᱸᱜ ᱱᱚᱰᱮᱧ ᱞᱮᱣᱦᱟᱭᱟ ᱛᱚ ᱴᱷᱤᱠ ᱜᱮᱭᱟ ᱞᱮᱣᱦᱟ ᱵᱟᱲᱟ ᱠᱟᱜ ᱞᱮᱜᱤᱧ ᱟᱨ ᱧᱮᱞ ᱦᱚᱪᱚ ᱯᱮᱭᱟᱹᱧ ᱚᱱᱠᱟ ᱦᱟᱸᱜ ᱛᱚ ᱴᱷᱤᱠ ᱜᱮᱭᱟ ᱞᱮᱣᱦᱟ ᱦᱩᱭ ᱞᱮᱱ ᱜᱮ ᱱᱚᱣᱟ ᱜᱩᱲ ᱟᱨ ᱱᱚᱣᱟ ᱢᱚᱭᱫᱟ ᱟᱨ ᱱᱚᱣᱟ ᱨᱟᱱ ᱢᱤᱞᱟᱹᱣ ᱛᱮ ᱞᱮᱣᱦᱟᱭ ᱦᱩᱭᱩᱜᱼᱟ

ᱪᱟᱜ ᱠᱟᱱ ᱪᱚ ᱱᱚᱣᱟ ᱦᱚᱸ ᱱᱚᱜᱼᱚ ᱱᱚᱝᱠᱟ ᱱᱟᱦᱟᱜ ᱱᱚᱣᱟᱧ ᱢᱤᱞᱟᱹᱣᱟ ᱱᱚᱣᱟ ᱢᱟᱭᱫᱟ ᱟᱨ ᱦᱟᱱᱟ ᱜᱩᱲ ᱱᱚᱣᱟ ᱫᱟᱜ ᱨᱮ

ᱟᱨ ᱱᱚᱣᱟ ᱰᱨᱟᱢ ᱫᱟᱜ ᱦᱚᱸ ᱤᱭᱟᱹᱭᱟ ᱵᱷᱚᱨᱟᱣᱟ ᱫᱩᱞ ᱵᱷᱚᱨᱟᱣᱟ ᱟᱨ ᱜᱟᱛᱮ ᱠᱚ ᱦᱚᱸᱜᱼᱚᱭ ᱱᱚᱝᱠᱟᱱᱟᱜ ᱱᱚᱣᱟ ᱰᱨᱟᱢ ᱨᱤᱧ ᱞᱮᱵᱷᱟ ᱠᱮᱫᱟ ᱱᱟᱦᱟᱜ ᱱᱚᱜᱼᱚᱭ ᱡᱚᱛᱚᱧ ᱢᱮᱥᱟᱞ ᱪᱟᱵᱟ ᱠᱮᱫᱟ ᱯᱮ ᱠᱤᱞᱳ ᱜᱩᱲ ᱢᱤᱫ ᱠᱤᱞᱳ ᱢᱚᱭᱫᱟ ᱟᱨ ᱚᱱᱟ ᱟᱨ ᱱᱤᱛᱚᱜ ᱱᱟᱜ ᱱᱚᱣᱟᱧ ᱜᱷᱟᱱᱴᱟᱭᱮᱫᱟ ᱱᱟᱦᱟᱜ ᱱᱚᱣᱟᱛᱮ ᱢᱤᱞᱟᱹᱣ ᱧᱚᱜ ᱦᱩᱭᱩᱜᱼᱟ ᱟᱨ ᱯᱮ ᱯᱩᱱ ᱫᱤᱱ ᱱᱚᱣᱟ ᱫᱚ ᱱᱚᱝᱠᱟ ᱜᱮ ᱡᱟᱣᱟ ᱫᱚᱦᱚ ᱠᱟᱜ ᱦᱩᱭᱩᱜᱼᱟ ᱢᱟᱹᱞᱤᱠ ᱚᱱᱠᱟᱭ ᱢᱮᱱ ᱠᱟᱣᱫᱤᱧᱟ ᱟᱨ ᱱᱟᱦᱟᱜ ᱞᱟᱜᱟᱣ ᱦᱩᱭᱩᱜᱼᱟ ᱱᱚᱣᱟ ᱨᱟᱱ ᱫᱚ ᱱᱚᱜᱼᱚ ᱱᱚᱝᱠᱟᱱᱟᱜ ᱵᱟᱝ ᱫᱚᱨᱠᱟᱨ ᱦᱟᱸᱜ ᱟᱨ ᱱᱤᱛᱚᱜ ᱫᱚ ᱱᱟᱦᱟᱜ ᱱᱚᱜᱼᱚᱭ ᱨᱟᱱᱤᱧ ᱯᱚᱪᱚᱨ ᱞᱟᱹᱜᱤᱫ ᱱᱚᱜᱼᱚ ᱱᱚᱝᱠᱟ ᱢᱮᱥᱤᱱ ᱢᱮᱱᱟᱜᱼᱟ ᱟᱨ ᱱᱚᱜᱼᱚ ᱱᱚᱸᱰᱮ ᱥᱮᱠᱥᱚᱱᱤᱧ ᱞᱟᱜᱟᱣ ᱠᱟᱫᱟ ᱱᱚᱣᱟ ᱰᱨᱟᱢ ᱨᱮ ᱱᱚᱜᱼᱚ ᱱᱚᱝᱠᱟ ᱟᱨ ᱚᱱᱟᱴᱟᱜ ᱤᱧ ᱞᱮᱣᱦᱟᱣ ᱠᱟᱜᱼᱟ ᱚᱱᱟ ᱫᱚ ᱱᱟᱦᱟᱜ ᱜᱟᱯᱟ ᱢᱮᱭᱟᱝ ᱯᱮ ᱫᱤᱱ ᱜᱟᱱ ᱵᱟᱫᱽ ᱱᱟᱦᱟᱜ ᱯᱟᱥᱮᱡ

ᱟᱨ ᱱᱚᱣᱟ ᱠᱟᱭᱨᱟ ᱥᱟᱠᱟᱢ ᱨᱮᱜᱮ ᱦᱟᱸᱜ ᱤᱧ ᱯᱚᱪᱚᱨ ᱠᱮᱫᱟ ᱱᱚᱣᱟ ᱜᱚᱴᱟ ᱚᱱᱠᱟᱛᱮ ᱦᱟᱱᱛᱮ ᱜᱚᱴᱟ ᱵᱷᱤᱛᱨᱤ ᱟᱨ ᱱᱚᱜᱼᱚ ᱱᱚᱰᱮ ᱨᱟᱱ ᱠᱚ ᱚᱸᱰᱮ ᱨᱟᱱ ᱚᱱᱟ ᱳᱭᱮᱞ ᱠᱚ ᱪᱮᱫ ᱠᱚ ᱛᱚ ᱴᱷᱤᱠ ᱜᱮᱭᱟ ᱢᱮᱥᱤᱱ ᱠᱚ ᱯᱟᱭᱤᱯ ᱠᱚᱧ ᱥᱟᱢᱴᱟᱣ ᱵᱟᱲᱟ ᱟᱠᱟᱫ ᱞᱮᱜᱮ ᱛᱚ ᱴᱷᱤᱠ ᱜᱮᱭᱟ ᱥᱟᱢᱴᱟᱣ ᱟᱠᱟᱫ ᱞᱮᱜᱮ ᱟᱨ ᱜᱟᱛᱮ ᱠᱚ ᱠᱟᱹᱢᱤ ᱵᱟᱜᱟᱣ ᱠᱟᱛᱮ ᱫᱚ ᱱᱚᱜᱼᱚᱭ ᱨᱩᱢᱤᱧ ᱥᱮᱴᱮᱨ ᱱᱟᱦᱟᱜ ᱚᱱᱛᱮ ᱦᱟᱸᱜ ᱨᱩᱢ ᱱᱟᱦᱟᱜ ᱢᱟ ᱛᱚᱵᱮ ᱛᱮᱦᱮᱧᱟᱜ ᱵᱞᱚᱜ ᱫᱚ ᱱᱚᱸᱰᱮ ᱜᱤᱧ ᱢᱩᱪᱟᱹᱫ ᱠᱟᱜ ᱠᱟᱱᱟ ᱛᱚ ᱵᱷᱤᱰᱤᱭᱳ ᱚᱠᱟ ᱞᱮᱠᱟ ᱯᱮ ᱵᱩᱡᱷᱟᱹᱣ ᱠᱮᱫᱟ ᱠᱚᱢᱮᱱᱴ ᱨᱮ ᱞᱟᱹᱭ ᱯᱮ ᱟᱨ ᱪᱮᱱᱮᱞ ᱦᱚᱸ ᱥᱟᱵᱥᱠᱨᱟᱭᱤᱵᱽ ᱯᱮ ᱢᱟ ᱛᱚᱵᱮ ᱢᱩᱪᱟᱹᱫ ᱨᱮ ᱡᱚᱛᱚ ᱠᱚ ᱡᱚᱦᱟᱨ